ᱛᱚ ᱱᱚᱣᱟ ᱧᱮᱞ ᱠᱟᱛᱮᱱ ᱟᱯᱮ ᱯᱮ ᱩᱭᱦᱟᱹᱨᱮᱜᱼᱟ ᱯᱟᱞᱮᱱ ᱪᱮᱫ ᱞᱮ ᱪᱤᱠᱟᱹᱭᱮᱫ ᱠᱤᱱᱟ ᱦᱮᱸ ᱥᱮ ᱛᱚ ᱱᱚᱣᱟ ᱫᱚ ᱱᱟᱦᱟᱜ ᱰᱷᱤᱞᱟᱹᱣᱮᱫ ᱠᱤᱱᱟᱞᱮ ᱪᱮᱫᱟᱜ ᱥᱮ ᱚᱱᱠᱟ ᱜᱮ ᱱᱟᱦᱟᱜ ᱯᱟᱹᱨᱠᱟᱹᱣ ᱠᱟᱱᱟ ᱠᱤᱱ ᱡᱟᱹᱯᱤᱫ ᱟᱹᱠᱤᱱ ᱱᱚᱝᱠᱟ ᱦᱤᱞᱟᱹᱣ ᱠᱤᱱ ᱠᱷᱟᱱ ᱦᱮᱸ ᱥᱮ ᱛᱚ ᱚᱱᱟ ᱞᱟᱹᱜᱤᱫ ᱛᱮ ᱱᱚᱣᱟ ᱟᱹᱠᱤᱱᱟᱜ ᱜᱤᱛᱤᱡᱟᱜ ᱨᱮᱜᱮ ᱟᱞᱮ ᱞᱮ ᱰᱷᱤᱞᱟᱹᱣᱮᱫ ᱠᱤᱱᱟ ᱦᱮᱸ ᱥᱮ ᱟᱨ ᱰᱷᱤᱞᱟᱹᱣ ᱠᱟᱛᱮᱱ ᱯᱷᱤᱨ ᱡᱟᱹᱯᱤᱫ ᱟᱹᱠᱤᱱ ᱟᱨ ᱫᱟᱬᱟ ᱵᱟᱲᱟ ᱱᱟᱦᱟᱜ ᱪᱟᱞᱟᱜ ᱟᱞᱮ ᱚᱱᱛᱮ ᱫᱚᱨᱭᱟ ᱱᱤᱛᱚᱝ ᱫᱚ ᱱᱟᱦᱟᱜ ᱟᱹᱣᱨᱤ ᱥᱮᱴᱮᱨᱚᱜᱼᱟ ᱱᱚᱛᱮ ᱱᱟᱦᱟᱜ ᱟᱨ ᱟᱞᱮ ᱦᱚᱸ ᱟᱹᱰᱤ ᱞᱟᱸᱜᱟ ᱛᱮᱞᱮ ᱦᱮᱡ ᱠᱟᱱᱟ ᱥᱮ ᱱᱤᱛᱚᱜ ᱟᱲᱦᱟᱭ ᱜᱮ ᱵᱟᱡᱟᱜ ᱠᱟᱱᱟ ᱛᱳ ᱚᱱᱟᱛᱮ ᱛᱟᱹᱜᱤ ᱨᱮ ᱛᱟᱦᱮᱸ ᱞᱮᱱᱟᱞᱮ ᱫᱩᱲᱩᱵ ᱫᱩᱲᱩᱵ ᱟᱫᱚ ᱱᱤᱛᱚᱝ ᱫᱚ ᱴᱟᱭᱤᱢ ᱦᱩᱭ ᱡᱟᱣᱨᱟᱜ ᱠᱟᱱᱟ ᱛᱳ ᱡᱟᱹᱯᱤᱫ ᱦᱟᱛᱟᱲ ᱟᱠᱤᱱ ᱛᱳ ᱚᱱᱟᱜᱮ ᱥᱮᱴᱮᱨᱚᱜ ᱯᱷᱤᱨ ᱱᱟᱦᱟᱜ ᱞᱮ ᱪᱟᱞᱟᱜᱼᱟ ᱧᱮᱞ ᱮᱫᱼᱟ ᱯᱮ ᱟᱹᱰᱤ ᱥᱟᱺᱜᱤᱧ ᱨᱮ ᱢᱮᱱᱟᱜᱼᱟ ᱫᱟᱜ ᱱᱤᱛᱚᱝ ᱫᱚ ᱦᱮᱸ ᱥᱮ ᱛᱳ ᱰᱷᱤᱞᱟᱹᱢ ᱡᱟᱹᱯᱤᱫᱮᱫ ᱠᱤᱱᱟ ᱟᱨ ᱱᱤᱛᱚᱝ ᱫᱚ ᱥᱮᱴᱮᱨ ᱡᱟᱣᱨᱟᱜ ᱠᱟᱱᱟ ᱫᱟᱜ ᱛᱳ ᱟᱞᱮ ᱜᱮᱞᱮ ᱪᱟᱞᱟᱜ ᱠᱟᱱᱟ ᱩᱱᱟᱹᱜ ᱢᱩᱪᱟᱹᱫ ᱱᱚᱛᱮ ᱫᱚ ᱵᱟᱭ ᱦᱤᱡᱩᱜ ᱠᱟᱱᱟ ᱛᱳ ᱛᱳ ᱡᱚᱦᱟᱨ ᱥᱟᱱᱟᱢ ᱠᱚᱜᱮ ᱥᱟᱹᱜᱩᱱ ᱫᱟᱨᱟᱢ ᱛᱮᱦᱮᱧᱟᱜ ᱤᱧᱟᱹᱜ ᱵᱞᱚᱜᱽ ᱨᱮ

ᱢᱟᱱᱮ ᱠᱮᱨᱟᱜ ᱠᱷᱟᱱ ᱠᱮᱨᱟᱜ ᱟᱹᱜᱩ ᱠᱷᱟᱱ ᱠᱤᱱ ᱟᱨ ᱵᱟᱹᱠᱤ ᱡᱤᱱᱤᱥ ᱫᱚ ᱦᱟᱱᱛᱮ ᱨᱮᱞᱮ ᱫᱚᱦᱚ ᱠᱟᱜᱼᱟ ᱜᱟᱹᱰᱤ ᱨᱮ ᱠᱷᱟᱱᱛᱟ ᱠᱚ ᱯᱟᱞᱟᱴ ᱠᱚ ᱫᱚᱛᱚ ᱠᱚ ᱯᱮᱸᱴ ᱠᱚ

ᱟᱨ ᱱᱚᱰᱮ ᱱᱚᱣᱟ ᱫᱚᱨᱭᱟ ᱧᱮᱞ ᱠᱚᱫᱚ ᱫᱤᱱ ᱵᱮᱲᱟ ᱠᱷᱚᱱ ᱡᱟᱹᱥᱛᱤ ᱫᱚ ᱥᱟᱢ ᱴᱟᱭᱤᱢ ᱡᱟᱦᱟᱸ ᱪᱟᱸᱫᱚ ᱰᱩᱵᱩᱡᱚᱜᱼᱟ ᱥᱮ ᱩᱱ ᱡᱚᱠᱷᱚᱱ ᱩᱱᱟᱹᱜ ᱱᱟᱯᱟᱭ ᱥᱤᱱ ᱧᱮᱞᱚᱜᱼᱟ ᱥᱮ ᱜᱚᱴᱟ ᱯᱟᱲᱟ ᱮᱠᱫᱚᱢ ᱩᱱᱟᱹᱜ ᱪᱮᱦᱨᱟ ᱧᱮᱞᱚᱜᱼᱟ ᱛᱚ ᱚᱱᱟ ᱠᱚᱜᱮ ᱪᱮᱦᱨᱟ ᱵᱩᱡᱷᱟᱹᱜᱼᱟ ᱵᱟᱭ ᱴᱷᱤᱠᱟᱹᱜ ᱠᱟᱱᱟ ᱫᱚᱨᱭᱟ ᱦᱚᱸ ᱯᱩᱨᱟᱹ ᱫᱟᱜ ᱱᱤᱛᱚᱝ ᱫᱚ ᱦᱮᱞᱠᱟ ᱦᱤᱡᱩᱜ ᱠᱟᱱᱟ ᱟᱨ ᱱᱚᱛᱮ ᱯᱟᱥᱴᱟ ᱨᱮᱫᱚ ᱫᱩᱲᱩᱵᱟᱜ ᱠᱚ ᱵᱮᱱᱟᱣ ᱟᱠᱟᱫ ᱠᱚ ᱦᱚᱲ ᱠᱚ ᱛᱟᱲᱟᱢ ᱵᱟᱲᱟ ᱞᱟᱹᱜᱤᱫ ᱠᱚ ᱦᱮᱸᱪᱮ ᱟᱨ ᱟᱞᱮ ᱫᱚ ᱱᱤᱛᱚᱜ ᱚᱰᱚᱠ ᱮᱱᱟᱞᱮ ᱚᱸᱰᱮ ᱫᱟᱜ ᱠᱷᱚᱱ ᱫᱚ ᱱᱟᱦᱟᱜ ᱦᱮᱸᱪᱮ ᱟᱨ ᱱᱚᱛᱮ ᱯᱟᱥᱴᱟ ᱫᱚ ᱱᱟᱦᱟᱜ ᱟᱹᱨᱩᱵ ᱞᱮ ᱦᱮᱡ ᱞᱮᱱᱟ ᱰᱷᱟᱝᱠᱩᱲ ᱱᱚᱛᱮ ᱨᱮ ᱢᱮᱱᱟᱜᱼᱟ ᱞᱚᱥᱚᱫ ᱞᱮᱱᱟ ᱥᱮ ᱡᱟᱸᱜᱟ ᱠᱚ ᱚᱱᱟ ᱞᱟᱹᱜᱤᱫ ᱛᱮ ᱟᱨ ᱱᱤᱛᱚᱝ ᱫᱚ ᱱᱟᱦᱟᱜ ᱞᱮ ᱨᱩᱣᱟᱹᱲ ᱞᱟᱹᱜᱤᱫᱼᱟ ᱟᱨ ᱱᱚᱛᱮ ᱯᱟᱥᱴᱟ ᱨᱮ ᱡᱚᱢᱟᱜ ᱠᱚᱦᱚᱸ ᱢᱮᱱᱟᱜᱼᱟ ᱟᱹᱰᱤ ᱰᱷᱮᱨ ᱦᱳᱭ ᱢᱟᱱᱮ ᱱᱟᱦᱟᱜ ᱫᱚᱠᱟᱱ ᱠᱚ ᱡᱚᱢ ᱞᱟᱹᱜᱤᱫ ᱛᱮ ᱟᱜᱟᱨ ᱡᱟᱦᱟᱸᱭ ᱠᱚ ᱡᱚᱢ ᱥᱟᱱᱟ ᱯᱮᱭᱟ ᱱᱚᱜᱼᱚᱭ ᱱᱚᱜᱼᱚ ᱱᱚᱝᱠᱟ ᱧᱮᱞ ᱜᱮᱭᱟ ᱯᱮ ᱱᱚᱣᱟ ᱠᱚᱜᱮ ᱥᱯᱮᱥᱟᱞ ᱱᱚᱰᱮ ᱢᱟ ᱫᱚᱨᱭᱟ ᱥᱩᱨ ᱟᱨ ᱱᱤᱛᱚᱝ ᱫᱚ ᱟᱹᱭᱩᱵ ᱡᱟᱨᱣᱟᱭᱮᱱᱟ ᱱᱤᱛᱚᱜ ᱚᱰᱚᱠᱚᱜ ᱠᱟᱱᱟᱞᱮ ᱟᱞᱮ ᱦᱚᱸ ᱟᱨ ᱱᱤᱛᱚᱝ ᱮᱱᱟᱝ ᱫᱚ ᱫᱚᱠᱟᱱ ᱦᱚᱸ ᱵᱟᱠᱚ ᱠᱷᱩᱞᱟᱹᱣ ᱞᱮᱫᱟ ᱱᱤᱛᱚᱜ ᱡᱚᱛᱚ ᱫᱚᱠᱟᱱ ᱠᱚ ᱠᱷᱩᱞᱟᱹᱣ ᱤᱫᱤ ᱠᱮᱫᱼᱟ ᱠᱚ ᱛᱚ ᱱᱚᱜᱼᱚᱭ ᱧᱮᱞᱮᱫᱼᱟ ᱯᱮ ᱥᱮ ᱱᱚᱜᱼᱚ ᱱᱚᱣᱟ ᱫᱚᱠᱟᱱ ᱠᱚᱜᱮ ᱟᱨ ᱱᱚᱛᱮ ᱯᱟᱥᱴᱟ ᱨᱮᱫᱚ ᱱᱚᱣᱟ ᱢᱟᱹᱱᱤᱭᱟᱹᱨ ᱫᱚᱠᱟᱱ ᱠᱚ ᱱᱚᱣᱟ ᱵᱮᱜᱽ ᱯᱟᱨᱥ ᱥᱟᱪᱮ ᱟᱹᱰᱤ ᱞᱮᱠᱟᱱᱟᱜ ᱠᱚ ᱱᱚᱰᱮ ᱢᱮᱱᱟᱜᱼᱟ ᱱᱟᱦᱟᱜ ᱡᱟᱦᱟᱸ ᱡᱟᱦᱟᱸ ᱠᱩᱥᱤ ᱱᱚᱣᱟ ᱱᱚᱣᱟ ᱡᱟᱨᱟ ᱵᱟᱹᱧ ᱞᱟᱜᱟᱣ ᱟᱞᱮ ᱫᱚ ᱵᱟᱞᱮ ᱦᱟᱛᱟᱣ ᱞᱟᱜᱼᱟ ᱩᱱᱠᱩ ᱛᱚᱠᱚ ᱡᱚᱨ ᱠᱚ ᱫᱟᱢ ᱟᱠᱟᱫ ᱠᱚ ᱛᱚ ᱚᱱᱟ ᱞᱟᱹᱜᱤᱫ ᱛᱮ ᱠᱚᱲᱟ ᱠᱚ ᱫᱮᱠᱟ ᱞᱟᱹᱭ ᱡᱟ ᱱᱚᱥᱟ ᱠᱟᱫᱩ

ᱟᱨ ᱟᱞᱮ ᱱᱤᱛᱚᱜ ᱞᱮ ᱦᱮᱡ ᱮᱱᱟ ᱱᱚᱰᱮ ᱦᱳᱴᱮᱞ ᱦᱟᱸᱜ ᱱᱚᱰᱮ ᱡᱚᱢ ᱞᱟᱹᱜᱤᱫ ᱛᱮ ᱠᱩᱪ ᱰᱤᱱᱟᱨ ᱦᱩᱭᱩᱜᱼᱟ ᱛᱚ ᱱᱚᱰᱮ ᱦᱳᱴᱮᱞ ᱪᱟᱞᱟᱜ ᱠᱟᱱᱟ ᱟᱨ ᱱᱚᱰᱮ ᱦᱳᱴᱮᱞ ᱧᱩᱛᱩᱢ ᱦᱩᱭᱩᱜ ᱠᱟᱱᱟ ᱥᱯᱟᱭᱥᱤ ᱠᱤᱪᱮᱱ ᱯᱷᱮᱢᱞᱤ ᱨᱮᱥᱴᱩᱨᱮᱱᱴ ᱛᱚ ᱱᱚᱸᱰᱮ ᱜᱮ ᱵᱚᱞᱚᱱ ᱠᱟᱱᱟ ᱦᱟᱸᱜ ᱞᱮ ᱟᱨ ᱱᱚᱸᱰᱮ ᱱᱟᱦᱟᱜ ᱵᱚᱞᱚ ᱠᱟᱛᱮ ᱞᱤᱧ ᱫᱮᱠᱷᱟᱣ ᱟᱯᱮ ᱠᱟᱱᱟ ᱪᱮᱫ ᱞᱮᱠᱟᱱ ᱨᱮᱥᱴᱩᱨᱮᱱᱴ ᱠᱟᱱᱟ ᱵᱷᱤᱛᱟᱹᱨ ᱟᱹᱰᱤ ᱢᱚᱡᱟ ᱧᱮᱞᱚᱜ ᱠᱟᱱᱟ ᱧᱮᱞ ᱮᱫ ᱯᱮᱥᱮ ᱮᱠᱫᱚᱢ ᱮᱠ ᱱᱟᱢᱵᱟᱨ ᱧᱮᱞ ᱮᱫ ᱯᱮᱥᱮ ᱟᱨ ᱱᱚᱸᱰᱮ ᱛᱤᱱᱟᱹᱜ ᱪᱮᱨᱦᱟ ᱴᱮᱵᱮᱞ ᱨᱮ ᱯᱷᱩᱞ ᱫᱚᱦᱚ ᱠᱟᱜᱼᱟ ᱠᱚ ᱯᱷᱞᱟᱣᱟᱨ ᱦᱮᱸ ᱥᱮ ᱟᱨ ᱧᱮᱞ ᱡᱚᱝ ᱦᱚᱸ ᱟᱹᱰᱤ ᱪᱮᱦᱨᱟ ᱧᱮᱞᱚᱜ ᱠᱟᱱᱟ ᱞᱟᱭᱤᱴ ᱦᱚᱸ ᱡᱟᱹᱥᱛᱤ ᱯᱷᱳᱠᱟᱥ ᱵᱩᱡᱷᱟᱹᱜ ᱠᱟᱱᱟ ᱢᱮᱫᱦᱟ ᱨᱮ ᱢᱟᱱᱮ ᱵᱮᱥ ᱵᱩᱡᱷᱟᱹᱜ ᱠᱟᱱᱟ ᱦᱮᱸ ᱥᱮ ᱱᱚᱸᱰᱮ

ᱟᱨ ᱟᱞᱮᱭᱟᱜ ᱦᱮᱡ ᱮᱱᱟ ᱪᱤᱠᱮᱱ ᱵᱤᱨᱭᱟᱱᱤ ᱦᱮᱸᱥᱮ ᱟᱨ ᱚᱱᱟ ᱥᱟᱶᱛᱮ ᱢᱮᱱᱟᱜᱼᱟ ᱨᱟᱭᱛᱟ ᱫᱟᱹᱦᱤ ᱨᱮᱭᱟᱜ ᱟᱨ ᱡᱤᱞ ᱨᱟᱥᱮ ᱛᱚ ᱟᱹᱰᱤ ᱢᱚᱡᱟ ᱵᱩᱡᱷᱟᱹᱜᱼᱟ ᱦᱮᱸᱥᱮ ᱡᱚᱢ ᱛᱚ ᱱᱚᱣᱟ ᱫᱚ ᱡᱚᱢ ᱞᱟᱹᱜᱤᱫ ᱱᱤᱛᱚᱜ ᱱᱟᱜ ᱟᱨ ᱡᱚᱢ ᱦᱩᱭ ᱠᱟᱛᱮᱫ ᱱᱚᱣᱟ ᱫᱚ ᱠᱟᱱᱟ ᱢᱟᱥᱟᱞᱟ ᱟᱹᱰᱤ ᱴᱮᱥᱴᱤ ᱛᱟᱦᱮᱸ ᱞᱮᱱᱟ ᱦᱮᱸᱥᱮ ᱧᱩ ᱵᱮᱥᱟ ᱞᱟᱡ ᱠᱚ ᱦᱚᱡᱚᱢᱚᱜᱼᱟ ᱠᱟᱹᱴᱤᱡ ᱟᱹᱰᱤ ᱢᱚᱡᱟ᱾ ᱟᱨ ᱛᱮᱦᱮᱧ ᱫᱚ ᱴᱟᱴᱟ ᱛᱮ ᱚᱲᱟᱜ ᱞᱮ ᱨᱩᱣᱟᱹᱲ ᱠᱟᱱᱟ᱾ ᱡᱚᱦᱟᱨ ᱥᱟᱱᱟᱢ ᱠᱚᱜᱮ ᱟᱨ ᱛᱮᱦᱮᱧ ᱫᱚ ᱱᱟᱦᱟᱜ ᱴᱟᱴᱟ ᱡᱟᱢᱥᱮᱫᱽᱯᱩᱨ ᱟᱞᱮ ᱚᱲᱟᱜ ᱨᱩᱣᱟᱹᱲ ᱠᱟᱱᱟ ᱞᱮ ᱟᱨ ᱛᱮᱦᱮᱧ ᱫᱚ ᱫᱚᱥᱟᱨ ᱦᱤᱞᱳᱜ ᱜᱮ ᱱᱟᱦᱟᱜ ᱦᱚᱞᱟ ᱪᱟᱸᱫᱤᱯᱩᱨ ᱞᱮ ᱪᱟᱞᱟᱣ ᱞᱮᱱᱟ ᱛᱮᱦᱮᱧ ᱫᱚ ᱱᱟᱦᱟᱜ ᱚᱲᱟᱜ ᱞᱮ ᱨᱩᱣᱟᱹᱲ ᱠᱟᱱᱟ ᱡᱟᱢᱥᱮᱫᱽᱯᱩᱨ ᱦᱮᱸ ᱥᱮ ᱟᱨ ᱟᱨ ᱟᱹᱰᱤ ᱢᱚᱡᱟ ᱞᱮ ᱵᱩᱡᱷᱟᱹᱣ ᱠᱮᱜᱼᱟ ᱱᱚᱰᱮ ᱵᱟᱹᱦᱩ ᱛᱟᱠᱚ ᱵᱟᱹᱨᱤᱯᱟᱫᱟ ᱨᱮ ᱛᱟᱦᱮᱸ ᱠᱟᱛᱮ ᱦᱚᱸ ᱚᱱᱠᱟ ᱫᱟᱬᱟᱱ ᱦᱩᱭᱮᱱᱟ ᱟᱨ ᱠᱮᱣᱡᱷᱟᱹᱨ ᱨᱮ ᱛᱟᱦᱮᱸ ᱠᱟᱛᱮ ᱦᱚᱸ ᱟᱹᱰᱤ ᱨᱟᱹᱥᱠᱟᱹ ᱵᱩᱡᱷᱟᱹᱣᱮᱱᱟ᱾ ᱟᱨ ᱛᱮᱦᱮᱧ ᱫᱚ ᱥᱳ ᱯᱷᱟᱭᱱᱟᱞᱤ ᱟᱞᱮ ᱞᱮ ᱨᱩᱣᱟᱹᱲ ᱠᱟᱱᱟ ᱱᱟᱜ ᱛᱳ ᱧᱮᱞ ᱯᱮ ᱛᱟᱵᱚᱱ ᱞᱟᱥᱴ ᱵᱞᱚᱜᱽ ᱨᱮ ᱛᱟᱦᱮᱱ ᱯᱮ ᱟᱨ ᱱᱤᱛᱚᱝ ᱟᱞᱮ ᱞᱮ ᱪᱟᱞᱟᱜ ᱠᱟᱱᱟ ᱥᱤᱫᱷᱟᱹ ᱱᱟᱜ ᱟᱨ ᱚᱸᱰᱮ ᱢᱤᱫᱴᱤᱡ ᱯᱮᱲᱟ ᱚᱲᱟᱜ ᱱᱟᱜ ᱚᱱᱟ ᱱᱟᱜ ᱟᱨ ᱠᱟᱱᱟ ᱚᱡᱽᱨᱟ ᱱᱚᱰᱮ ᱵᱩᱠᱤᱝ ᱠᱚ ᱱᱚᱰᱮ ᱫᱚ ᱥᱤᱢᱞᱤ ᱯᱟᱨ ᱪᱟᱞᱟᱜ ᱞᱟᱹᱜᱤᱫ ᱱᱚᱰᱮ ᱵᱩᱠᱤᱝ ᱟᱨ ᱱᱚᱰᱮ ᱴᱤᱠᱮᱴ ᱟᱠᱚ ᱱᱚᱰᱮ ᱛᱚ ᱱᱤᱛᱚᱝ ᱯᱮᱲᱟ ᱪᱟᱞᱟᱜ ᱠᱟᱱᱟ ᱱᱟᱜ ᱢᱤᱫᱴᱤᱡ ᱯᱮᱲᱟ ᱚᱲᱟᱜ ᱠᱟᱹᱴᱤᱡ ᱵᱚᱞᱚ ᱧᱚᱜ ᱦᱩᱭᱩᱜᱼᱟ ᱦᱤᱨᱤ ᱵᱟᱲᱟ ᱦᱩᱭᱩᱜᱼᱟ ᱦᱮᱸ ᱥᱮ ᱟᱨ ᱚᱸᱰᱮ ᱱᱟᱦᱟᱜ ᱞᱟᱱᱪ ᱴᱟᱭᱤᱢ ᱦᱚᱸ ᱤᱱᱟᱹᱜ ᱛᱮ ᱥᱮᱴᱮᱨᱚᱜᱼᱟ ᱪᱮᱫᱟᱜ ᱥᱮ ᱦᱳᱭ ᱤᱱᱠᱟᱹ ᱟᱲᱟᱭ ᱵᱟᱡᱮ ᱜᱟᱱ ᱟᱲᱟᱭ ᱛᱤᱱ ᱵᱟᱡᱮ ᱥᱮᱴᱮᱨᱚᱜᱼᱟ ᱞᱮ ᱟᱨ ᱛᱚ ᱫᱟᱠᱟ ᱡᱚᱢ ᱦᱩᱭᱩᱜᱼᱟ ᱚᱸᱰᱮ ᱯᱷᱤᱨ ᱫᱟᱠᱟ ᱡᱚᱢ ᱠᱟᱛᱮᱫ ᱢᱤᱫᱴᱮᱡ ᱰᱮᱢ ᱞᱮ ᱩᱭᱦᱟᱹᱨᱮᱜᱼᱟ ᱱᱟᱦᱟᱜ ᱯᱨᱚᱫᱷᱟᱱ ᱢᱚᱱᱛᱨᱤ ᱭᱟᱜ ᱤᱭᱟᱹ ᱛᱚ ᱟᱞᱮ ᱱᱤᱛᱚᱝ ᱞᱮ ᱥᱮᱴᱮᱨᱮᱱᱟ ᱱᱚᱰᱮ ᱰᱮᱢ ᱜᱮ ᱱᱟᱦᱟᱜ ᱚᱸᱰᱮ ᱯᱮᱲᱟ ᱚᱲᱟᱜ ᱠᱷᱚᱱ ᱫᱟᱠᱟ ᱡᱚᱢ ᱦᱩᱭᱮᱱᱟ ᱟᱨ ᱯᱷᱤᱨ ᱱᱤᱛᱚᱝ ᱰᱟᱭᱨᱮᱠᱴ ᱟᱞᱮ ᱚᱰᱚᱠᱮᱱᱟ ᱟᱨ ᱱᱚᱣᱟ ᱫᱚ ᱠᱟᱱᱟ ᱱᱟᱦᱟᱜ ᱵᱟᱠᱵᱚᱞ ᱰᱮᱢ ᱛᱚ ᱱᱚᱰᱮ ᱜᱚᱢᱦᱟ ᱵᱟᱥᱠᱮ ᱱᱟᱦᱟᱜ ᱯᱩᱨᱟᱹ ᱯᱟᱛᱟ ᱦᱩᱭᱩᱜᱼᱟ ᱯᱩᱨᱟᱹ ᱨᱟᱹᱥᱠᱟᱹ ᱯᱩᱨᱟᱹ ᱵᱷᱚᱭᱟᱱᱚᱠ ᱵᱷᱤᱲ ᱛᱟᱦᱮᱱᱟ ᱯᱩᱨᱟᱹ ᱦᱚᱲ ᱵᱟᱠᱚ ᱥᱟᱦᱚᱵᱼᱟ ᱚᱱᱠᱟ ᱵᱷᱤᱲ ᱛᱚ ᱡᱟᱦᱟᱸᱭ ᱠᱚ ᱱᱚᱛᱮ ᱨᱮᱱ ᱠᱟᱱᱟ ᱯᱮ ᱧᱮᱞ ᱦᱤᱡᱩᱜ ᱫᱟᱲᱮᱭᱟᱜᱼᱟ ᱯᱮ ᱛᱟᱵᱚᱱ ᱦᱮᱸᱥᱮ ᱟᱹᱰᱤ ᱱᱟᱯᱟᱭ ᱯᱷᱩᱴᱵᱚᱞ ᱮᱱᱮᱡ ᱠᱚ ᱯᱟᱛᱟ ᱠᱚ ᱦᱟᱱᱟ ᱱᱚᱣᱟ ᱛᱟᱦᱮᱱᱟ ᱟᱨ ᱱᱚᱸᱰᱮ ᱫᱚ ᱡᱟᱦᱟᱱᱟᱜ ᱨᱳᱰ ᱛᱮ ᱦᱤᱡᱩᱜ ᱠᱟᱱ ᱛᱟᱦᱮᱸᱫ ᱞᱮ ᱚᱱᱟ ᱡᱟᱦᱟᱸ ᱞᱮᱸᱜᱟ ᱯᱟᱥᱴᱟ ᱛᱟᱦᱮᱸ ᱞᱮᱱᱟ ᱚᱸᱰᱮ ᱫᱚ ᱱᱟᱦᱟᱜ ᱯᱩᱨᱟᱹ ᱰᱮᱢ ᱠᱟᱱᱟ ᱦᱟᱱᱟ ᱯᱟᱥᱴᱟ ᱫᱚ ᱫᱟᱜ ᱩᱱᱟᱹᱜ ᱠᱚᱢ ᱜᱮ ᱟᱲᱟᱜ ᱟᱠᱟᱫᱼᱟ ᱠᱚ ᱱᱚᱣᱟ ᱫᱚ ᱱᱟᱦᱟᱜ ᱱᱚᱛᱮ ᱥᱤᱲᱤ ᱟᱬᱜᱚ ᱦᱩᱭᱩᱜᱼᱟ ᱚᱱᱟ ᱞᱟᱛᱟᱨ ᱯᱟᱥᱴᱟ ᱡᱚᱡᱚᱢ ᱯᱟᱥᱴᱟ ᱱᱚᱛᱮ ᱞᱮ ᱟᱬᱜᱚᱱ ᱠᱟᱱᱟ ᱟᱨ ᱱᱚᱸᱰᱮ ᱠᱷᱚᱱ ᱥᱤᱱ ᱛᱤᱱᱟᱹᱜ ᱪᱮᱦᱨᱟ ᱧᱮᱞᱚᱜ ᱠᱟᱱᱟ ᱟᱨ ᱟᱞᱮ ᱞᱮ ᱦᱮᱡ ᱟᱠᱟᱱᱟ ᱱᱚᱸᱰᱮ ᱵᱟᱜᱽᱵᱚᱞ ᱰᱮᱢ ᱱᱚᱜᱼᱚᱭ ᱛᱟᱨᱟ ᱵᱟᱨᱭᱟ ᱪᱮ ᱯᱮᱭᱟ ᱯᱮᱭᱟ ᱨᱮᱜᱮ ᱟᱲᱟᱜ ᱟᱠᱟᱫᱼᱟ ᱠᱚ ᱛᱚ ᱩᱱᱟᱹᱜ ᱫᱟᱜ ᱵᱟᱭ ᱦᱤᱡᱩᱜᱼᱟ ᱚᱱᱟ ᱯᱟᱥᱴᱟ ᱫᱚ ᱱᱟᱦᱟᱜ ᱦᱮᱸᱪᱮ ᱟᱨ ᱱᱚᱛᱮ ᱪᱮᱛᱟᱱ ᱯᱟᱥᱴᱟ ᱠᱟᱱᱟ ᱡᱟᱦᱟᱸ ᱨᱳᱰ ᱢᱮᱱᱟᱜᱼᱟ ᱱᱟᱦᱟᱜ ᱟᱬᱜᱚ ᱟᱠᱟᱱᱟ ᱞᱟᱛᱟᱨ ᱥᱮᱫ ᱚᱱᱟ ᱫᱷᱤᱨᱤ ᱛᱮ ᱚᱱᱟ ᱯᱟᱴᱟᱬ ᱟᱠᱟᱫᱼᱟ ᱠᱚ ᱟᱨ ᱱᱚᱛᱮ ᱠᱷᱚᱱ ᱟᱹᱰᱤ ᱪᱮᱦᱨᱟ ᱚᱱᱛᱮ ᱰᱩᱝᱨᱤ ᱢᱮᱱᱟᱜᱼᱟ ᱱᱚᱰᱮ ᱟᱫᱷᱟ ᱜᱮ ᱫᱟᱜ ᱟᱨ ᱱᱩᱠᱩ ᱫᱚ ᱱᱟᱦᱟᱜ ᱵᱟᱹᱦᱩ ᱛᱟᱠᱚ ᱦᱮᱸᱥᱮ ᱟᱨ ᱟᱞᱮ ᱦᱚᱸ ᱱᱚᱛᱮ ᱨᱮ

ᱟᱨ ᱱᱤᱛᱚᱝ ᱫᱚ ᱟᱹᱭᱩᱵ ᱦᱚᱭ ᱤᱫᱤᱭᱮᱱᱟ ᱟᱨ ᱨᱤᱢᱤᱞ ᱦᱚᱭ ᱩᱱᱟᱹᱜ ᱤᱭᱮ ᱵᱚ ᱜᱟᱹᱰᱤ ᱞᱟᱹᱜᱤᱫ ᱞᱟᱹᱜᱤᱫ ᱵᱟᱝ ᱥᱟᱭᱠᱮᱞ ᱞᱟᱜᱟᱭ ᱞᱟᱹᱜᱤᱫ ᱛᱚ ᱱᱚᱰᱮ ᱯᱮᱲᱟ ᱚᱲᱟᱜ ᱵᱚᱞᱚ ᱞᱮᱱᱟ ᱪᱮᱞᱮ ᱮᱱᱠᱷᱟᱱ ᱚᱸᱰᱮ ᱠᱷᱚᱱ ᱜᱮ ᱥᱟᱭᱠᱮᱞ ᱟᱹᱜᱩ ᱟᱠᱟᱫ ᱛᱟᱦᱮᱸ ᱜᱟᱹᱰᱤ ᱛᱮ ᱦᱮᱡ ᱟᱠᱟᱱ ᱜᱮᱭᱟᱞᱮ ᱛᱚ ᱚᱱᱟᱜᱮ ᱵᱟᱹᱦᱩ ᱠᱟᱹᱴᱤᱡ ᱥᱟᱭᱠᱮᱞ ᱞᱟᱜᱟ ᱧᱚᱜᱮᱫ ᱛᱟᱦᱮᱱ ᱦᱮᱸ ᱥᱮ ᱟᱨ ᱴᱷᱤᱠ ᱜᱮᱭᱟ ᱫᱟᱜ ᱦᱚᱸ ᱧᱩᱨ ᱤᱫᱤᱭᱮᱫᱼᱟ ᱱᱤᱛᱚᱜ ᱠᱟᱹᱡ ᱯᱩᱥᱩᱨ ᱯᱩᱥᱩᱨ ᱛᱚ ᱟᱞᱮ ᱦᱚᱸᱞᱮ ᱚᱰᱚᱠᱚᱜᱼᱟ ᱱᱚᱜᱼᱚ ᱱᱚᱝᱠᱟ ᱥᱤᱱ ᱟᱹᱰᱤ ᱪᱮᱦᱨᱟ ᱛᱟᱦᱮᱸ ᱞᱮᱱᱟ ᱛᱮᱦᱮᱧᱟᱜ ᱵᱞᱚᱜᱽ ᱫᱚ ᱱᱤᱝᱠᱟᱹ ᱜᱮ ᱟᱨ ᱥᱟᱱᱟᱢ ᱠᱚᱜᱮ ᱡᱚᱦᱟᱨ ᱟᱨ ᱞᱟᱭᱤᱠ ᱥᱮᱭᱟᱨ ᱥᱟᱵᱥᱠᱨᱟᱭᱤᱵᱽ ᱢᱟ ᱛᱟᱵᱚᱱ ᱴᱷᱤᱠ ᱜᱮᱭᱟ ᱛᱚ